ᱯᱟᱹᱨᱥᱤ ᱡᱤᱛᱠᱟᱹᱨᱤᱭᱟᱹ ᱫᱚ ᱥᱟᱞᱠᱷᱟᱱ ᱢᱩᱨᱢᱩ ᱫᱚ ᱵᱟᱭ ᱦᱩᱭ ᱫᱟᱲᱮᱭᱟᱜᱼᱟ ᱮᱥᱮᱠᱟ ᱪᱷᱟᱲᱟ ᱮᱴᱟᱜ ᱥᱚᱝᱜᱚᱴᱷᱚᱱ ᱫᱚ ᱵᱟᱝᱜᱮ ᱛᱟᱦᱮᱸ ᱠᱟᱱᱟ ᱟᱫᱚ ᱩᱱ ᱠᱷᱚᱱᱟᱜ ᱜᱮ ᱞᱮᱛᱟᱲ ᱛᱚᱸᱜᱮ ᱢᱮᱱᱟᱜᱼᱟ ᱯᱟᱹᱨᱥᱤ ᱢᱤᱫᱴᱟᱝ ᱥᱮᱞᱮᱫ ᱦᱚᱪᱚ ᱞᱟᱜᱟᱜ ᱠᱷᱟᱱ ᱫᱚ ᱢᱤᱫᱴᱟᱝ ᱥᱟᱱᱛᱟᱲᱤ ᱯᱟᱹᱨᱥᱤ ᱨᱮᱱᱟᱜ ᱪᱤᱠᱤ ᱞᱟᱹᱠᱛᱤ ᱢᱮᱱᱟᱜ ᱫᱚ ᱯᱨᱟᱭ ᱫᱩ ᱦᱟᱡᱟᱨ ᱥᱟᱞ ᱠᱷᱚᱱ ᱫᱚ ᱟᱹᱰᱤ ᱡᱟᱹᱥᱛᱤ ᱮᱥᱮᱫ ᱟᱠᱟᱱᱟ ᱨᱳᱰ ᱵᱞᱚᱠ ᱦᱚᱸ ᱦᱩᱭ ᱟᱠᱟᱱᱟ ᱚᱯᱷᱤᱥ ᱠᱚᱦᱚᱸ ᱜᱷᱮᱨᱟᱣ ᱦᱩᱭ ᱟᱠᱟᱱᱟ ᱱᱚᱜᱼᱚᱭ ᱡᱮ ᱛᱮᱦᱮᱧ ᱯᱟᱹᱨᱥᱤ ᱡᱤᱛᱠᱟᱹᱨ ᱮᱱᱟ ᱵᱟᱭᱤᱥᱮ ᱰᱤᱥᱮᱢᱵᱚᱨ ᱢᱮᱱᱠᱷᱟᱱ ᱱᱚᱣᱟ ᱯᱟᱹᱨᱥᱤ ᱡᱤᱛᱠᱟᱹᱨ ᱨᱮ ᱮᱥᱮᱠᱟ ᱦᱟᱸᱜ ᱚᱠᱟ ᱞᱮᱠᱟ ᱮᱱᱮᱢ ᱢᱮᱱᱟᱜᱼᱟ ᱱᱚᱣᱟ ᱮᱥᱮᱠᱟ ᱯᱟᱹᱨᱥᱤ ᱡᱤᱛᱠᱟᱹᱨ ᱨᱮᱫᱚ ᱟᱹᱰᱤ ᱮᱱᱮᱢ ᱢᱮᱱᱟᱜ ᱛᱟᱭᱟ ᱩᱱᱤ ᱫᱚ ᱪᱮᱫᱟᱜ ᱥᱟᱥᱚᱴᱴᱤ ᱥᱟᱞ ᱠᱷᱚᱱ ᱯᱟᱹᱨᱥᱤ ᱠᱷᱚᱡᱽ ᱟᱠᱟᱫ ᱟᱭ ᱡᱮ ᱱᱚᱣᱟ ᱵᱷᱟᱨᱚᱛ ᱵᱚᱨᱥᱚ ᱨᱮᱱᱟᱜ ᱥᱚᱝᱵᱤᱫᱷᱟᱱ ᱨᱮ ᱥᱮᱞᱮᱫᱚᱜ ᱫᱚ ᱱᱚᱣᱟᱭ ᱠᱷᱚᱡᱽ ᱟᱠᱟᱫᱼᱟ ᱮᱵᱚᱝ ᱠᱷᱩᱫ ᱱᱚᱣᱟ ᱫᱚ ᱧᱮᱞ ᱞᱮᱠᱷᱟᱱ ᱫᱚ ᱟᱴᱷᱟᱛᱛᱳᱨ ᱥᱟᱞ ᱨᱮ ᱯᱨᱚᱛᱷᱚᱢ ᱱᱚᱣᱟ ᱢᱟᱱᱮ ᱟᱹᱫᱤᱵᱟᱹᱥᱤ ᱥᱟᱱᱛᱟᱲ ᱠᱟᱣᱩᱱᱥᱤᱞ ᱠᱷᱚᱱ ᱯᱨᱚᱛᱷᱚᱢ ᱫᱟᱹᱵᱤ ᱮᱢ ᱞᱮᱱᱟ ᱩᱱ ᱫᱚ ᱮᱥᱮᱠᱟ ᱪᱷᱟᱲᱟ ᱮᱴᱟᱜ ᱥᱚᱝᱜᱚᱴᱷᱚᱱ ᱫᱚ ᱵᱟᱝᱜᱮ ᱛᱟᱦᱮᱸ ᱠᱟᱱᱟ ᱟᱫᱚ ᱩᱱ ᱠᱷᱚᱱᱟᱜ ᱜᱮ ᱞᱮᱛᱟᱲ ᱛᱚᱸᱜᱮ ᱢᱮᱱᱟᱜᱼᱟ ᱯᱟᱹᱨᱥᱤ ᱢᱤᱫᱴᱟᱝ ᱥᱮᱞᱮᱫ ᱦᱚᱪᱚ ᱞᱟᱜᱟᱜ ᱠᱟᱱ ᱫᱚ ᱢᱤᱫᱴᱟᱝ ᱥᱟᱱᱛᱟᱲᱤ ᱯᱟᱹᱨᱥᱤ ᱨᱮᱱᱟᱜ ᱪᱤᱠᱤ ᱞᱟᱹᱠᱛᱤ ᱢᱮᱱᱟᱜᱼᱟ ᱥᱟᱱᱛᱟᱲᱤ ᱯᱟᱹᱨᱥᱤ ᱨᱮᱱᱟᱜ ᱚᱞᱚᱜ ᱵᱚᱱ ᱠᱷᱚᱡᱚᱜᱚᱜᱼᱟ ᱚᱱᱟ ᱞᱟᱹᱠᱛᱤ ᱢᱮᱱᱟᱜᱼᱟ ᱦᱮᱸ ᱟᱨ ᱱᱚᱣᱟ ᱟᱱᱫᱳᱞᱚᱱ ᱫᱚ ᱯᱨᱟᱭ ᱫᱩ ᱦᱟᱡᱟᱨ ᱥᱟᱞ ᱠᱷᱚᱱ ᱫᱚ ᱟᱹᱰᱤ ᱡᱟᱹᱥᱛᱤ ᱦᱩᱭ ᱟᱠᱟᱱᱟ ᱚᱱᱟ ᱟᱱᱫᱳᱞᱚᱱ ᱠᱚᱫᱚ ᱪᱮᱫ ᱞᱮᱠᱟ ᱦᱚᱨ ᱰᱟᱦᱟᱨ ᱦᱚᱸ ᱮᱥᱮᱫ ᱟᱠᱟᱱᱟ ᱨᱳᱰ ᱵᱞᱚᱠ ᱦᱚᱸ ᱦᱩᱭ ᱟᱠᱟᱱᱟ ᱚᱯᱷᱤᱥ ᱠᱚᱦᱚᱸ ᱜᱷᱮᱨᱟᱣ ᱦᱩᱭ ᱟᱠᱟᱱᱟ ᱱᱟᱱᱟ ᱨᱚᱠᱚᱢᱟᱜ ᱟᱫᱚ ᱨᱟᱡᱽᱡᱚ ᱥᱛᱚᱨ ᱨᱮ ᱱᱚᱣᱟ ᱟᱱᱫᱳᱞᱚᱱ ᱫᱚ ᱥᱮᱴᱮᱨ ᱞᱮᱱᱟ ᱟᱫᱚ ᱱᱚᱣᱟ ᱟᱱᱫᱳᱞᱚᱱ ᱥᱮᱴᱮᱨ ᱠᱷᱟᱹᱛᱤᱨ ᱛᱮ ᱵᱤᱵᱷᱤᱱᱱᱚ ᱨᱟᱡᱽᱱᱳᱭᱛᱤᱠ ᱫᱚᱞ ᱱᱚᱣᱟ ᱠᱚ ᱥᱚᱢᱚᱨᱛᱷᱚᱱ ᱞᱮᱫ ᱛᱟᱠᱚᱣᱟ ᱵᱤᱥᱮᱥ ᱠᱟᱭᱛᱮ ᱵᱟᱢᱯᱨᱚᱱ ᱨᱮᱱᱟᱜ ᱩᱱ ᱥᱚᱨᱠᱟᱨᱮ ᱛᱟᱦᱮᱸ ᱠᱟᱱᱟ ᱩᱱᱤ ᱱᱚᱣᱟ ᱫᱚ ᱥᱚᱢᱚᱨᱛᱷᱚᱱ ᱞᱮᱫ ᱛᱟᱦᱮᱸ ᱠᱟᱱ ᱟᱵᱚ ᱱᱚᱣᱟ ᱟᱱᱫᱳᱞᱚᱱ ᱨᱮ ᱜᱚᱲᱚ ᱥᱚᱯᱚᱦᱚᱫ ᱮᱢ ᱞᱮᱫ ᱠᱷᱟᱹᱛᱤᱨ ᱜᱮ ᱫᱤᱞᱞᱤ ᱨᱮᱱᱟᱜ ᱢᱟᱱᱮ ᱯᱟᱨᱞᱟᱢᱮᱱᱴ ᱡᱟᱭᱜᱟ ᱨᱮ ᱱᱚᱣᱟ ᱟᱱᱫᱳᱞᱚᱱ ᱥᱮᱴᱮᱞ ᱞᱮᱱᱟ ᱟᱫᱚ ᱩᱱ ᱫᱚ ᱟᱞᱮᱭᱟᱜ ᱟᱹᱭᱩᱨ ᱢᱟᱱᱮ ᱟᱞᱮ ᱠᱚ ᱟᱹᱭᱩᱨ ᱞᱮᱫ ᱞᱮᱭᱟ ᱥᱮ ᱟᱞᱮ ᱜᱚᱲᱚ ᱥᱚᱯᱚᱦᱚᱫ ᱞᱮ ᱮᱢᱟᱫᱟ ᱩᱱᱠᱩ ᱦᱚᱸ ᱜᱚᱲᱚ ᱥᱚᱯᱚᱦᱚᱫ ᱠᱚ ᱮᱢᱟᱞᱮᱭᱟ ᱟᱫᱚ ᱱᱚᱣᱟ ᱠᱷᱟᱹᱛᱤᱨ ᱛᱮ ᱥᱚᱢᱵᱷᱚᱵ ᱦᱩᱭ ᱞᱮᱱᱟ ᱩᱱ ᱫᱚ ᱮᱥᱮᱠᱟ ᱱᱚᱝᱠᱟ ᱟᱱᱫᱳᱞᱚᱱ ᱡᱳᱨᱫᱟᱨ ᱫᱤᱥᱚᱢ ᱦᱚᱲ ᱠᱚ ᱥᱚᱢᱚᱨᱛᱷᱚᱱ ᱞᱮᱫ ᱛᱟᱦᱮᱸ ᱠᱟᱱ ᱟᱫᱚ ᱩᱱ ᱥᱚᱢᱚᱭ ᱡᱟᱦᱟᱸ ᱠᱚᱠᱚ ᱛᱟᱦᱮᱸ ᱠᱟᱱᱟ ᱚᱱᱟ ᱫᱚ ᱞᱟᱹᱭ ᱛᱮ ᱵᱟᱠᱚ ᱯᱟᱹᱛᱭᱟᱹᱜᱼᱟ ᱛᱚ ᱚᱱᱟ ᱠᱷᱟᱹᱛᱤᱨ ᱛᱮᱜᱮ ᱵᱟᱭᱤᱥᱮ ᱰᱤᱥᱮᱢᱵᱚᱨ ᱫᱚ ᱥᱚᱢᱵᱷᱚᱵ ᱦᱩᱭ ᱞᱮᱱᱟ ᱯᱟᱹᱨᱥᱤ ᱡᱤᱛᱠᱟᱹᱨ ᱜᱚᱝᱠᱮ ᱟᱨ ᱢᱤᱫᱴᱟᱝ ᱠᱩᱠᱞᱤ ᱡᱟᱦᱟᱸ ᱫᱚ ᱯᱟᱹᱨᱥᱤ ᱡᱤᱛᱠᱟᱹᱨᱤᱭᱟᱹ ᱢᱮᱱᱛᱮ ᱢᱤᱫᱴᱟᱝ ᱧᱩᱛᱩᱢ ᱦᱤᱡᱩᱜ ᱠᱟᱱᱟ ᱡᱟᱦᱟᱸ ᱫᱚ ᱥᱮᱸᱜᱮᱞ ᱚᱵᱷᱤᱡᱟᱱᱟᱜ ᱫᱟᱹᱵᱤ ᱠᱟᱱᱟ ᱡᱮ ᱯᱟᱹᱨᱥᱤ ᱡᱤᱛᱠᱟᱹᱨᱤᱭᱟᱹ ᱫᱚ ᱥᱟᱞᱠᱷᱟᱱ ᱢᱩᱨᱢᱩ ᱚᱱᱟᱨᱮ ᱟᱢ ᱪᱮᱫ ᱮᱢ ᱞᱟᱹᱭᱟ ᱯᱟᱹᱨᱥᱤ ᱡᱤᱛᱠᱟᱹᱨᱤᱭᱟᱹ ᱫᱚ ᱥᱟᱞᱠᱷᱟ ᱢᱩᱨᱢᱩ ᱫᱚ ᱵᱟᱭ ᱦᱩᱭ ᱫᱟᱲᱮᱭᱟᱜᱼᱟ ᱩᱱᱤ ᱫᱚ ᱚᱞᱯᱚ ᱫᱤᱱ ᱜᱮ ᱢᱟᱛᱨᱚ ᱱᱚᱣᱟ ᱠᱚᱫᱚᱭ ᱵᱟᱰᱟᱭ ᱛᱟᱦᱮᱸ ᱠᱟᱱ ᱟᱨ ᱚᱞᱯᱚ ᱫᱤᱱ ᱜᱮ ᱩᱱᱤ ᱫᱚ ᱮᱢ ᱯᱤ ᱥᱮ ᱡᱟᱦᱟᱱᱤᱡ ᱮ ᱛᱟᱦᱮᱸ ᱠᱟᱱᱟ ᱱᱟᱝ ᱦᱮᱸ ᱠᱤᱱᱛᱩ ᱥᱮᱢᱞᱮᱫ ᱫᱚ ᱟᱵᱚ ᱵᱤᱜᱚᱛᱚ ᱟᱹᱰᱤ ᱵᱚᱪᱷᱚᱨ ᱢᱟᱲᱟᱝ ᱠᱷᱚᱱᱟᱜ ᱥᱟᱛᱥᱚᱴᱴᱤ ᱥᱟᱞ ᱨᱮᱡᱤᱥᱴᱨᱤ ᱠᱟᱱᱟ ᱳᱭᱮᱥᱴ ᱵᱮᱝᱜᱚᱞ ᱮᱴᱟᱜ ᱯᱚᱱᱚᱛ ᱠᱚᱦᱚᱸ ᱢᱮᱱᱟᱜᱼᱟ ᱢᱮᱱᱠᱷᱟᱱ ᱟᱹᱭᱩᱨᱤᱭᱟᱹ ᱠᱚᱫᱚ ᱯᱚᱪᱷᱤᱢ ᱵᱟᱝᱞᱟ ᱯᱚᱱᱚᱛ ᱥᱮᱢᱞᱮᱫ ᱜᱮ ᱛᱟᱦᱮᱸ ᱠᱟᱱᱟ ᱩᱱᱤ ᱫᱚ ᱵᱟᱭ ᱟᱡ ᱫᱚᱭ ᱞᱟᱹᱭᱫᱟ ᱡᱮ ᱨᱟᱡᱽᱱᱤᱛᱤ ᱦᱟᱹᱨᱤ ᱠᱚ ᱟᱱᱫᱳᱞᱚᱱ ᱠᱟᱛᱮ ᱠᱤᱱᱛᱩ ᱯᱚᱥᱪᱤᱢ ᱵᱟᱝᱞᱟ ᱛᱨᱤᱱᱢᱩᱞ ᱮᱥᱮᱢᱵᱞᱤ ᱡᱟᱭ ᱟᱱᱫᱳᱞᱚᱱ ᱟᱠᱟᱫᱟ ᱢᱤᱫᱴᱟᱝ ᱨᱟᱡᱽᱱᱤᱛᱤᱠ ᱤᱥᱩ ᱞᱮᱠᱟᱭ ᱠᱟᱹᱢᱤ ᱟᱠᱟᱫᱼᱟ ᱚᱱᱟ ᱦᱚᱛᱮᱡ ᱛᱮᱜᱮ ᱟᱨ ᱱᱚᱣᱟ ᱨᱮ ᱢᱤᱫᱴᱟᱝ ᱠᱟᱛᱷᱟ ᱱᱩᱭ ᱡᱟᱦᱟᱸ ᱱᱚᱰᱮ ᱮᱥᱮᱠᱟ ᱨᱤᱱᱤᱡ ᱟᱹᱭᱩᱨᱤᱭᱟᱹ ᱛᱟᱦᱮᱸ ᱠᱟᱱᱟ ᱥᱩᱨᱮᱱ ᱦᱟᱸᱥᱫᱟ ᱜᱚᱢᱠᱮ ᱩᱱᱤ ᱟᱹᱭᱩᱨ ᱫᱚᱭ ᱟᱹᱭᱩᱨ ᱟᱠᱟᱫ ᱠᱚᱜᱮᱭᱟ ᱟᱫᱚ ᱩᱱᱤᱭᱟᱜ ᱫᱤᱥᱟᱹ ᱦᱩᱫᱤᱥ ᱛᱮᱜᱮ ᱡᱷᱚᱛᱚ ᱨᱟᱡᱽᱱᱤᱛᱤ ᱥᱮ ᱥᱮᱢᱞᱮᱫ ᱥᱮ ᱥᱟᱱᱟᱢ ᱥᱟᱱᱛᱟᱲ ᱵᱚᱭᱦᱟ ᱢᱟᱹᱭ ᱠᱚ ᱟᱹᱭᱩᱨ ᱞᱮᱱ ᱛᱟᱦᱮᱸ ᱠᱟᱱᱟ ᱚᱱᱟ ᱦᱚᱛᱮᱡ ᱛᱮ ᱩᱱᱤᱭᱟᱜ ᱜᱮ ᱟᱞᱮ ᱫᱚᱞᱮ ᱞᱟᱹᱭᱫᱟ ᱩᱱᱤ ᱜᱮ ᱟᱵᱚ ᱫᱚ ᱟᱹᱭᱩᱨᱤᱭᱟᱹ ᱠᱟᱱᱟᱭ ᱱᱮᱛᱟ ᱠᱟᱱᱟᱭ ᱥᱚᱴᱷᱤᱠ ᱦᱚᱨ ᱛᱮ ᱟᱹᱭᱩᱨ ᱰᱟᱦᱟᱨ ᱠᱟᱫᱟ ᱵᱤᱵᱷᱤᱱᱱᱚ ᱡᱳᱜᱟᱡᱳᱜᱽ ᱮᱛᱚ ᱠᱟᱹᱢᱤ ᱠᱟᱫᱟ ᱚᱱᱟ ᱫᱚ ᱚᱱᱟ ᱥᱮᱢᱞᱮᱫ ᱨᱮ ᱜᱟᱹᱦᱤᱨ ᱨᱮ ᱡᱟᱦᱟᱸᱭ ᱵᱟᱭ ᱵᱚᱞᱚᱱ ᱩᱱᱤ ᱫᱚ ᱵᱟᱭ ᱵᱩᱡᱽ ᱫᱟᱲᱮᱭᱟᱜᱼᱟ ᱚᱱᱟᱛᱮ ᱟᱞᱮ ᱫᱚ ᱥᱩᱵᱳᱫᱷ ᱜᱚᱢᱠᱮ ᱜᱮ ᱱᱤᱛᱚᱜ ᱫᱚ ᱯᱟᱹᱨᱥᱤ ᱡᱤᱛᱠᱟᱹᱨᱤᱭᱟᱹ ᱞᱮ ᱢᱮᱛᱟᱭ ᱠᱟᱱᱟ ᱮᱵᱚᱝ ᱥᱟᱱᱟᱢ ᱯᱚᱪᱷᱤᱢ ᱵᱟᱝᱞᱟ ᱨᱮᱫᱚ ᱥᱟᱱᱟᱢ ᱦᱚᱲ ᱜᱮ ᱱᱚᱣᱟ ᱫᱚᱠᱚ ᱥᱤᱠᱟᱹᱨ ᱟᱠᱟᱫᱼᱟ ᱡᱮ ᱥᱩᱵᱳᱫᱷ ᱵᱟᱹᱵᱩ ᱡᱩᱫᱤ ᱵᱟᱭ ᱛᱟᱦᱮᱸ ᱠᱚᱜᱼᱟ ᱩᱱᱤ ᱵᱩᱫᱽᱫᱷᱤ ᱫᱤᱥᱟᱹ ᱮᱢ ᱡᱩᱫᱤ ᱵᱟᱭ ᱮᱢ ᱠᱮᱭᱟ ᱦᱮᱸ ᱩᱱᱤᱭᱟᱜ ᱵᱩᱫᱽᱫᱷᱤ ᱫᱤᱥᱟᱹ ᱛᱮᱜᱮ ᱨᱟᱡᱽᱱᱤᱛᱤ ᱦᱚᱲ ᱦᱚᱸᱠᱚ ᱟᱹᱭᱩᱨ ᱟᱠᱟᱱᱟ ᱟᱭᱢᱟ ᱥᱟᱨᱦᱟᱣ ᱡᱚᱦᱟᱨ ᱜᱮ ᱡᱚᱦᱟᱨ